ᱡᱚᱦᱟᱨ ᱤᱧ ᱜᱮ ᱠᱟᱱᱦᱩ ᱦᱮᱢᱵᱨᱚᱢ ᱟᱯᱮ ᱯᱮ ᱧᱮᱞᱮᱫ ᱛᱟᱵᱚᱱᱟ ᱮᱡᱩᱠᱮᱥᱚᱱ ᱚᱯᱷ ᱥᱟᱱᱛᱟᱞᱤ ᱱᱚᱣᱟ ᱮᱡᱩᱠᱮᱥᱚᱱ ᱚᱯᱷ ᱥᱟᱱᱛᱟᱞᱤ ᱭᱩᱴᱩᱵᱽ ᱪᱮᱱᱟᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧ ᱫᱚ ᱚᱞ ᱪᱤᱠᱤ ᱨᱮᱱᱟᱜ ᱪᱤᱠᱤ ᱦᱟᱹᱴᱤ ᱢᱤᱫ ᱫᱚ ᱟᱲᱟᱝ ᱪᱤᱠᱤ ᱟᱨ ᱢᱤᱫ ᱫᱚ ᱡᱟᱯᱟᱜ ᱪᱤᱠᱤ ᱟᱲᱟᱝ ᱪᱤᱠᱤ ᱢᱟ ᱵᱚᱱ ᱧᱮᱞ ᱟᱠᱟᱫ ᱜᱮᱭᱟ ᱟᱲᱟᱝ ᱪᱤᱠᱤ ᱨᱮ ᱫᱚ ᱨᱟᱦᱟ ᱟᱲᱟᱝ ᱠᱮᱪᱮᱫ ᱟᱲᱟᱝ ᱚᱱᱠᱟ ᱜᱮ ᱛᱮᱦᱮᱧ ᱫᱚ ᱵᱚᱱ ᱧᱮᱞᱟ ᱡᱟᱯᱟᱜ ᱪᱤᱠᱤ ᱱᱚᱣᱟ ᱡᱟᱯᱟᱜ ᱪᱤᱠᱤ ᱚᱠᱟ ᱠᱚᱨᱮ ᱞᱟᱜᱟᱜ ᱠᱟᱱᱟ ᱟᱨ ᱪᱮᱫ ᱪᱮᱫ ᱨᱮ ᱞᱟᱜᱟᱜ ᱠᱟᱱᱟ ᱪᱚᱞᱚ ᱛᱚᱵᱮ ᱵᱷᱤᱰᱤᱭᱳ ᱵᱚᱱ ᱮᱛᱚᱦᱚᱵ ᱞᱮᱜᱮ ᱡᱟᱯᱟᱜ ᱪᱤᱠᱤ ᱡᱟᱯᱟᱜ ᱪᱤᱠᱤ ᱵᱚᱱ ᱧᱮᱞᱟ ᱢᱩ ᱴᱩᱰᱟᱹᱜ ᱜᱟᱹᱦᱞᱟᱹ ᱴᱩᱰᱟᱹᱜ ᱢᱩ ᱜᱟᱹᱦᱞᱟᱹ ᱨᱮᱞᱟ ᱯᱷᱟᱨᱠᱟ ᱚᱦᱚᱫ ᱟᱫᱚ ᱱᱚᱣᱟ ᱠᱚᱨᱮᱱᱟᱜ ᱚᱠᱚᱭ ᱫᱚ ᱚᱠᱟ ᱨᱮ ᱞᱟᱜᱟᱜ ᱟᱭ ᱚᱱᱟ ᱵᱚᱱ ᱧᱮᱞᱟ᱾ ᱢᱩ ᱟᱨ ᱜᱟᱹᱦᱞᱟᱹ ᱴᱩᱰᱟᱹᱜ ᱢᱩ ᱟᱨ ᱜᱟᱹᱦᱞᱟᱹ ᱴᱩᱰᱟᱹᱜ ᱯᱩᱭᱞᱩ ᱢᱩ ᱴᱩᱰᱟᱹᱜ ᱢᱩ ᱴᱩᱰᱟᱹᱜ ᱫᱚ ᱨᱟᱦᱟ ᱟᱲᱟᱝ ᱚᱨ ᱠᱚᱨᱮ ᱜᱮ ᱞᱟᱜᱟᱜᱼᱟ ᱢᱩ ᱴᱩᱰᱟᱹᱜ ᱫᱚ ᱨᱟᱦᱟ ᱟᱲᱟᱝ ᱚᱞ ᱠᱚᱨᱮ ᱜᱮ ᱞᱟᱜᱟᱜᱼᱟ᱾ ᱢᱩ ᱴᱩᱰᱟᱹᱜ ᱨᱮᱭᱟᱜ ᱵᱮᱵᱷᱟᱨ ᱚᱱᱟ ᱫᱚ ᱨᱟᱦᱟ ᱟᱲᱟᱝ ᱚ, ᱟ, ᱤ, ᱩ, ᱮ, ᱳ ᱱᱚᱣᱟ ᱠᱚᱨᱮ ᱜᱮ ᱱᱚᱣᱟ ᱢᱩ ᱴᱩᱰᱟᱹᱜ ᱫᱚ ᱞᱟᱜᱟᱜᱼᱟ᱾ ᱟᱫᱚ ᱚᱱᱟ ᱨᱮ ᱢᱤᱫᱴᱟᱝ ᱚᱞ ᱵᱚᱱ ᱧᱮᱞᱟ ᱢᱤᱦᱩ ᱵᱤᱱᱫᱤ ᱥᱩᱱᱰᱤ ᱮᱸᱜᱟ ᱥᱟᱝᱠ ᱚᱸᱰᱮ ᱥᱤᱸᱜᱮ ᱜᱚᱸᱰ ᱱᱚᱣᱟ ᱠᱚ ᱱᱚᱣᱟ ᱨᱮᱱᱟᱜ ᱚᱞ ᱫᱚ ᱦᱩᱭᱩᱜ ᱠᱟᱱᱟ ᱱᱚᱝᱠᱟ ᱜᱟᱹᱦᱞᱟᱹ ᱴᱩᱰᱟᱹᱜ ᱜᱟᱹᱦᱞᱟᱹ ᱴᱩᱰᱟᱹᱜ ᱜᱟᱹᱦᱞᱟᱹ ᱴᱩᱰᱟᱹᱜ ᱫᱚ ᱵᱟᱹᱲᱛᱤ ᱠᱟᱭ ᱛᱮ ᱨᱟᱦᱟ ᱟᱲᱟᱝ ᱟ ᱨᱮᱜᱮ ᱞᱟᱜᱟᱜᱼᱟ᱾ ᱜᱟᱹᱦᱞᱟᱹ ᱴᱩᱰᱟᱹᱜ ᱫᱚ ᱵᱟᱹᱲᱛᱤ ᱠᱟᱭ ᱛᱮ ᱨᱟᱦᱟ ᱟᱲᱟᱝ ᱟ ᱨᱮᱜᱮ ᱞᱟᱜᱟᱜᱼᱟ᱾ ᱜᱟᱹᱦᱞᱟᱹ ᱴᱩᱰᱟᱹᱜ ᱨᱮᱱᱟᱜ ᱵᱮᱵᱷᱟᱨ᱾ ᱱᱚᱣᱟ ᱫᱚ ᱟ ᱨᱮᱜᱮ ᱞᱟᱜᱟᱜ ᱠᱟᱱᱟ᱾ ᱛᱟᱯᱚᱨᱮ ᱦᱟᱹᱛᱤ, ᱵᱟᱹᱛᱤ, ᱫᱷᱟᱹᱨᱛᱤ, ᱥᱟᱹᱨᱤ, ᱥᱟᱹᱠᱤ, ᱥᱟᱹᱲᱤ᱾ ᱥᱟᱹᱨᱫᱤ ᱟᱹᱵᱤᱱᱟᱜ ᱟᱹᱲᱤᱥ, ᱟᱹᱵᱤᱱ, ᱟᱹᱞᱤᱧ, ᱟᱹᱠᱤᱞ᱾ ᱱᱚᱝᱠᱟ ᱜᱮ᱾ ᱢᱩ ᱟᱨ ᱜᱟᱹᱦᱞᱟᱹ, ᱢᱩ ᱜᱟᱹᱦᱞᱟᱹ ᱵᱟᱱᱟᱨ ᱚᱠᱟ ᱢᱮᱥᱟ ᱛᱮ ᱨᱚᱲ ᱦᱤᱡᱩᱜ ᱠᱟᱱᱟ ᱚᱱᱟ ᱠᱚᱫᱚ ᱴᱟᱺᱰᱤ ᱵᱟᱺᱫᱤ ᱥᱟᱺᱰᱤ ᱱᱚᱣᱟ ᱠᱚ ᱥᱚᱵᱫᱚ ᱨᱮ ᱚᱱᱟ ᱫᱚ ᱞᱟᱜᱟᱛᱟᱨ ᱞᱟᱜᱟᱜ ᱠᱟᱱᱟ ᱚᱱᱟ ᱠᱷᱚᱱ ᱫᱚ ᱢᱩ ᱟᱨ ᱢᱩ ᱛᱮᱦᱚᱸ ᱩᱰᱩᱠᱚᱜ ᱠᱟᱱᱟ ᱜᱟᱹᱦᱞᱟᱹ ᱜᱟᱹᱦᱤᱨ ᱠᱷᱚᱱ ᱦᱚᱸ ᱩᱰᱩᱠᱚᱜ ᱠᱟᱱᱟ ᱚᱱᱟᱛᱮ ᱚᱱᱟ ᱥᱚᱵᱫᱚ ᱠᱚᱨᱮ ᱚᱱᱟ ᱫᱚ ᱞᱟᱜᱟᱣ ᱠᱟᱱᱟ ᱨᱮᱞᱟ ᱟᱨ ᱯᱷᱟᱨᱠᱟ ᱨᱮᱞᱟ ᱫᱚ ᱨᱟᱦᱟ ᱟᱲᱟᱝ ᱠᱚᱨᱮ ᱨᱮᱞᱟᱣ ᱦᱚᱪᱚᱭᱟᱭ᱾ ᱨᱮᱞᱟ ᱫᱚ ᱨᱟᱦᱟ ᱠᱚᱭ ᱨᱮᱞᱟᱣ ᱦᱚᱪᱚᱭᱟ᱾ ᱪᱮᱫ ᱞᱮᱠᱟ ᱨᱟᱦᱟ ᱨᱮᱞᱟ ᱨᱮᱱᱟᱜ ᱞᱟᱜᱟᱛ᱾ ᱱᱚᱰᱮ ᱥᱮ ᱥᱮ, ᱨᱮ ᱨᱮ, ᱪᱮ ᱪᱮ, ᱜᱮ ᱜᱮ᱾ ᱱᱚᱝᱠᱟ ᱜᱮ ᱢᱮ ᱢᱮ, ᱨᱮ ᱨᱮ, ᱥᱮ ᱥᱮ, ᱞᱟ ᱞᱟ᱾ ᱱᱚᱣᱟ ᱠᱚᱫᱚ ᱡᱚᱛᱚ ᱨᱮᱞᱟ᱾ ᱤᱱᱟᱹ ᱛᱟᱭᱱᱚᱢ ᱯᱷᱟᱨᱠᱟ᱾ ᱯᱷᱟᱨᱠᱟ ᱫᱚ ᱨᱟᱦᱟ ᱠᱚᱭ ᱯᱷᱟᱨᱟᱠ ᱦᱚᱪᱚᱭᱟ᱾ ᱯᱷᱟᱨᱠᱟ ᱫᱚ ᱨᱟᱦᱟ ᱠᱚᱭ ᱯᱷᱟᱨᱟᱠ ᱦᱚᱪᱚᱭᱟ᱾ ᱡᱮᱞᱮᱠᱟ ᱯᱷᱟᱨᱠᱟ ᱨᱮᱱᱟᱜ ᱞᱟᱜᱟᱛ ᱪᱟᱞᱟᱜ ᱟᱹᱧ, ᱥᱮᱱᱚᱜ ᱟᱹᱧ, ᱦᱤᱡᱩᱜ ᱢᱮ, ᱥᱮᱱᱚᱜ ᱢᱮ᱾ ᱥᱮᱱᱚᱜ ᱟᱹᱧ᱾ ᱢᱮᱱᱚᱜᱼᱟ᱾ ᱜᱚᱫᱚᱜᱼᱟ᱾ ᱡᱚᱢᱮᱫᱼᱟ᱾ ᱨᱟᱜᱮᱫ ᱟᱭ᱾ ᱞᱟᱰᱮᱭᱟᱜ ᱟᱭ᱾ ᱱᱚᱝᱠᱟᱱ ᱥᱚᱵᱽᱫᱚ ᱵᱟᱝᱟ ᱚᱞ ᱠᱚ ᱦᱟᱹᱡᱩᱜᱼᱟ᱾ ᱱᱤᱭᱟᱹ ᱛᱟᱭᱱᱚᱢ᱾ ᱚᱦᱚᱫ ᱚᱦᱚᱫ ᱫᱚ ᱵᱟᱹᱲᱛᱤ ᱠᱟᱭᱛᱮ ᱛᱟᱹᱯᱩᱫ ᱠᱮᱪᱮᱫ ᱟᱲᱟᱝ ᱨᱮᱭᱟᱜ ᱚ ᱟᱡ ᱩᱫ ᱟᱨ ᱩᱯ ᱱᱚᱣᱟ ᱠᱚᱨᱮ ᱜᱮ ᱞᱟᱜᱟᱜᱼᱟ ᱚᱱᱟ ᱚᱜ ᱨᱮ ᱟᱡ ᱨᱮ ᱩᱫ ᱨᱮ ᱩᱵ ᱨᱮ ᱟᱨ ᱳᱴ ᱨᱮ ᱱᱚᱣᱟ ᱠᱚᱨᱮ ᱜᱮ ᱞᱟᱜᱟᱜᱼᱟ ᱟᱫᱚ ᱚᱱᱟ ᱨᱮᱱᱟᱜ ᱚᱞ ᱵᱚᱱ ᱧᱮᱞᱟ ᱪᱮᱫ ᱠᱚ ᱩᱜᱽᱞᱤ ᱚᱸᱡᱽᱨᱟ ᱡᱚᱵᱽᱨᱟ ᱞᱩᱜᱽᱲᱤ

ᱨᱟᱦᱟ ᱠᱚᱭ ᱮᱫᱽᱨᱮ ᱦᱚᱪᱚᱭᱟ᱾ ᱳᱦ ᱫᱚ ᱨᱟᱦᱟ ᱠᱚᱭ ᱮᱫᱽᱨᱮ ᱦᱚᱪᱚᱭᱟ ᱡᱟᱦᱟᱸ ᱞᱮᱠᱟ ᱴᱷᱩ, ᱪᱷᱤ, ᱛᱷᱩ, ᱵᱷᱤᱛ, ᱜᱷᱟᱲ, ᱫᱷᱚᱱ, ᱴᱷᱮᱠᱟ᱾

ᱫᱷᱟᱹᱨᱛᱤ ᱠᱷᱟᱹᱞᱤ ᱡᱷᱟᱹᱞᱤ᱾ ᱵᱷᱟᱹᱨᱤ ᱪᱷᱩᱨᱤ ᱫᱷᱤᱨᱤ ᱵᱷᱤᱛ ᱰᱷᱮᱞᱟ ᱫᱷᱚᱱ ᱴᱷᱤᱞᱤ ᱰᱷᱤᱝᱠᱤ ᱴᱷᱮᱠᱟ ᱰᱷᱟᱠ ᱯᱟᱴᱷᱮ ᱯᱷᱩᱲᱩᱜ ᱟᱫᱚ ᱱᱚᱣᱟ ᱠᱚ ᱱᱚᱣᱟ ᱫᱚ ᱡᱟᱯᱟᱜ ᱪᱤᱠᱤ ᱨᱮᱱᱟᱜ ᱡᱚᱛᱚ ᱚᱞ ᱠᱚ ᱛᱮᱦᱮᱧ ᱫᱚ ᱱᱚᱰᱮ ᱜᱮ ᱱᱚᱣᱟ ᱡᱟᱯᱟᱜ ᱪᱤᱠᱤ ᱵᱚᱱ ᱠᱮᱪᱮᱫ ᱠᱮᱜᱼᱟ ᱯᱷᱮᱨ ᱦᱤᱡᱩᱜ ᱠᱟᱱ ᱵᱷᱤᱰᱤᱭᱳ ᱨᱮ ᱟᱨᱵᱚᱱ ᱧᱮᱞᱟ